ᱟᱠᱚ ᱱᱩᱭ ᱠᱤᱱ ᱚᱠᱟᱨᱮ ᱢᱮᱱᱟᱜ ᱠᱤᱱᱟ ᱩᱱᱠᱤᱱᱟᱜ ᱴᱷᱤᱠᱟᱱᱟ ᱯᱮ ᱞᱟᱹᱭ ᱞᱮᱠᱷᱟᱱ ᱟᱯᱮ ᱫᱚᱥ ᱦᱟᱡᱟᱨ ᱯᱮ ᱧᱟᱢᱟ ᱟᱨ ᱟᱨ ᱩᱱᱠᱤᱱ ᱠᱩᱲᱤ ᱠᱚᱲᱟ ᱯᱮ ᱥᱟᱵ ᱞᱮᱠᱤᱱ ᱵᱟᱹᱦᱩ ᱠᱩᱲᱤ ᱟᱨ ᱩᱱᱠᱤᱱ ᱩᱱᱤ ᱠᱚᱲᱟ ᱯᱮ ᱥᱟᱵ ᱠᱤᱱ ᱠᱷᱟᱱ ᱩᱱᱤ ᱯᱮ ᱡᱤᱢᱟᱹᱭ ᱠᱷᱟᱱ ᱛᱚ ᱟᱯᱮ ᱯᱚᱸᱪᱤᱥ ᱦᱟᱡᱟᱨ ᱴᱟᱠᱟ ᱯᱮ ᱧᱟᱢᱟ ᱟᱨ ᱩᱱᱤ ᱠᱚᱲᱟ ᱩᱱᱤ ᱩᱱᱤ ᱵᱟᱹᱦᱩ ᱵᱟᱹᱦᱩ ᱠᱩᱲᱤ ᱨᱮᱱ ᱡᱟᱶᱟᱭ ᱠᱚᱲᱟ ᱥᱚᱸᱜᱮᱧ ᱜᱟᱞᱢᱟᱨᱟᱣ ᱠᱟᱫᱟ ᱛᱚ ᱪᱮᱫ ᱠᱚᱧ ᱜᱟᱞᱢᱟᱨᱟᱣ ᱠᱟᱫᱟ ᱚᱱᱟ ᱠᱚ ᱟᱯᱮ ᱧᱮᱞ ᱯᱮ ᱟᱸᱡᱚᱢ ᱯᱮ ᱛᱚᱵᱮ ᱟᱨᱵᱚᱱ ᱜᱟᱞᱢᱟᱨᱟᱣᱟ

ᱟᱹᱰᱤ ᱫᱩᱠ ᱠᱟᱛᱷᱟ ᱵᱚᱞᱮ ᱩᱱᱟᱹᱜ ᱠᱷᱚᱨᱪᱟᱭᱮᱱᱟ ᱵᱟᱯᱞᱟ ᱨᱮ ᱜᱟᱛᱮ ᱠᱚᱲᱟ ᱠᱚ ᱞᱟᱹᱭᱟᱹᱧ ᱠᱟᱱᱟ ᱛᱤᱱ ᱞᱟᱠᱷ ᱴᱟᱠᱟ ᱠᱚᱢ ᱠᱷᱚᱨᱪᱟ ᱠᱮᱫᱟ ᱦᱮᱸ ᱛᱤᱱ ᱞᱟᱠᱷ ᱴᱟᱠᱟᱧ ᱠᱷᱚᱨᱪᱟ ᱠᱟᱜᱼᱟ ᱟᱹᱰᱤ ᱫᱷᱟᱢᱟᱠᱟ ᱵᱟᱯᱞᱟ ᱟᱠᱟᱱᱟᱹᱧ ᱢᱟᱱᱮ ᱚᱱᱠᱟ ᱫᱚ ᱵᱟᱠᱚ ᱵᱟᱯᱞᱟ ᱵᱟᱯᱞᱟ ᱵᱟᱲᱟ ᱟᱠᱟᱱᱟ ᱢᱟᱜᱟᱨ ᱤᱧ ᱫᱷᱚᱠᱟᱭ ᱮᱢᱟᱫᱤᱧᱟ ᱠᱳᱭ ᱵᱟᱱᱫᱚ ᱞᱟᱹᱲᱦᱟᱹᱭ ᱵᱟᱱᱫᱚ ᱡᱷᱟᱜᱽᱲᱟ ᱪᱮᱫ ᱦᱚᱸ ᱵᱟᱝ ᱦᱩᱭ ᱠᱟᱱᱟ ᱚᱱᱟ ᱨᱮᱭᱟᱜ ᱚᱠᱟᱨᱮᱱ ᱠᱩᱲᱤ ᱛᱟᱦᱮᱸ ᱠᱟᱱᱟ ᱱᱤᱭᱟᱹ ᱵᱟᱦᱟᱫᱩᱨᱜᱚᱸᱡᱽ ᱠᱚ ᱢᱮᱛᱟᱜ ᱠᱟᱱᱟ ᱵᱟᱦᱟᱫᱩᱨᱜᱚᱸᱡᱽ ᱯᱷᱩᱞᱵᱟᱹᱨᱤ ᱟᱹᱛᱩ ᱠᱟᱱᱟᱭ

ᱠᱟᱹᱴᱷᱤᱭᱟᱹᱨ ᱡᱮᱞᱟ ᱦᱮᱸ ᱟᱨ ᱤᱧ ᱫᱚ ᱤᱧ ᱢᱤᱫ ᱤᱭᱩᱴᱩᱵᱟᱨ ᱠᱟᱱᱟ ᱴᱷᱤᱠ ᱜᱮᱭᱟ ᱢᱤᱫᱴᱟᱝ ᱥᱟᱢᱟᱡᱤᱠ ᱤᱭᱩᱴᱩᱵᱟᱨ ᱟᱪᱪᱷᱟ ᱥᱟᱢᱟᱡᱤᱠ ᱤᱭᱩᱴᱩᱵᱟᱨ ᱤᱧ ᱫᱚ ᱥᱟᱱᱛᱟᱲ ᱞᱮᱠᱟᱛᱮ ᱤᱧ ᱠᱟᱹᱢᱤᱭᱮᱫᱟ ᱥᱚᱢᱟᱡᱽ ᱨᱮᱱ ᱡᱚᱛᱚ ᱟᱵᱚ ᱦᱚᱲ ᱦᱮᱱᱟᱜ ᱵᱚᱱᱟ ᱠᱩᱲᱤ ᱠᱚᱲᱟ ᱟᱭᱳ ᱵᱟᱵᱟ ᱜᱚ ᱡᱚᱛᱚ ᱥᱟᱢᱡᱷᱟᱣ ᱞᱮᱠᱟ ᱵᱷᱤᱰᱤᱭᱳᱧ ᱵᱮᱱᱟᱣ ᱮᱫᱟ ᱴᱷᱤᱠ ᱜᱮᱭᱟ ᱟᱫᱚ ᱚᱱᱟ ᱢᱟᱫᱽᱫᱷᱚᱢ ᱛᱮᱜᱮ ᱟᱢᱤᱧ ᱯᱷᱳᱱ ᱟᱠᱟᱫ ᱢᱮᱭᱟ ᱵᱚᱞᱮ ᱱᱤᱭᱟᱹ ᱵᱷᱤᱰᱤᱭᱳᱧ ᱵᱮᱱᱟᱣᱟ ᱟᱢ ᱵᱟᱨᱮᱛᱮ ᱟᱨ ᱩᱱᱤ ᱵᱟᱨᱮᱛᱮ ᱟᱨ ᱜᱩᱲᱤ ᱠᱚ ᱥᱟᱢᱡᱷᱟᱣ ᱨᱮᱱᱟᱜ ᱠᱳᱥᱤᱥ ᱟᱨ ᱱᱤᱭᱟᱹᱛᱮ ᱩᱱᱤᱭᱟᱜ ᱚᱱᱛᱮ ᱟᱢᱟᱜ ᱪᱮᱫ ᱦᱟᱞᱚᱛ ᱦᱩᱭᱩᱜ ᱛᱟᱢᱟ ᱩᱱᱟᱹᱜ ᱯᱟᱭᱥᱟ ᱩᱱᱟᱹᱜ ᱯᱟᱭᱥᱟ ᱠᱷᱚᱨᱪᱟ ᱠᱟᱛᱮ ᱵᱟᱯᱞᱟᱭᱮᱱᱟ ᱩᱯᱚᱨ ᱛᱟᱢᱟ ᱥᱟᱴ ᱥᱚᱛᱛᱚᱨ ᱦᱟᱡᱟᱨ ᱴᱟᱠᱟ ᱤᱫᱤ ᱠᱮᱫᱟ ᱟᱨ ᱱᱤᱛᱚᱜ ᱟᱵᱚ ᱥᱛᱷᱤᱛᱤ ᱨᱮ ᱥᱟᱴ ᱥᱚᱛᱛᱚᱨ ᱦᱟᱡᱟᱨ ᱴᱟᱠᱟ ᱟᱭᱢᱟ ᱯᱟᱭᱥᱟ ᱠᱟᱱᱟ ᱠᱟᱨᱚᱱ ᱯᱟᱸᱪ ᱢᱟᱹᱦᱤᱱᱟᱹ ᱨᱮᱱᱟᱜ ᱢᱮᱦᱱᱚᱛ ᱠᱟᱱᱟ ᱦᱮᱸ ᱠᱷᱟᱡ ᱫᱚ ᱟᱨ ᱩ 3 ᱞᱟᱠᱷ ᱴᱟᱠᱟ ᱢᱮᱱ ᱞᱮᱫᱟ ᱞᱮ ᱨᱟᱠᱚ ᱵᱚᱞᱮ ᱦᱮ 3 ᱞᱟᱠᱷ ᱴᱟᱠᱟ ᱠᱷᱟᱨᱪᱟ ᱦᱩᱭ ᱜᱮ ᱵᱟᱯᱞᱟ ᱨᱮ ᱟᱫᱚ ᱚᱱᱟ ᱢᱟᱫᱷᱭᱚᱢ ᱛᱮ ᱭᱩᱴᱩᱵ ᱨᱮ ᱤᱧ ᱵᱷᱤᱰᱤᱭᱳ ᱵᱮᱱᱟᱣ ᱤᱧ ᱢᱮᱱᱫᱟ ᱫᱚ ᱟᱢ ᱪᱮᱫ ᱢᱮᱱ ᱤᱧ ᱵᱮᱱᱟᱣᱟ ᱵᱮᱱᱟᱣ ᱢᱮ ᱵᱩᱱᱤᱭᱟᱹᱫ ᱛᱮ ᱟᱨ ᱩᱱᱠᱤᱱ ᱡᱮᱥᱮ ᱪᱮᱫ ᱞᱮᱠᱟ ᱠᱤᱱ ᱥᱟᱵᱟ ᱚᱱᱟ ᱨᱮᱭᱟᱜ ᱟᱢ ᱫᱚ ᱚᱱᱟ ᱛᱟᱹᱨᱤᱠᱟ ᱛᱮ ᱟᱢ ᱫᱚ ᱵᱮᱱᱟᱣ ᱢᱮ

ᱟᱸᱡᱚᱢ ᱠᱮᱫᱟ ᱵᱚᱭᱦᱟ ᱱᱩᱭ ᱠᱩᱲᱤ ᱪᱮᱫ ᱞᱮᱠᱟᱱ ᱠᱩᱲᱤ ᱠᱟᱱᱟ ᱠᱚ ᱟᱵᱚ ᱥᱚᱢᱟᱡᱽ ᱨᱮᱱ ᱵᱟᱝ ᱫᱚᱠᱚ ᱜᱩᱱᱩᱱᱚᱜ ᱠᱟᱱ ᱵᱟᱝ ᱫᱚᱯᱮ ᱥᱩᱪᱟᱹᱜ ᱠᱟᱱ ᱵᱟᱝ ᱫᱚ ᱫᱤᱢᱟᱜᱽ ᱜᱮ ᱵᱟᱹᱱᱩᱜ ᱛᱟᱯᱮ ᱵᱟᱝ ᱫᱚ ᱫᱤᱢᱟᱜᱽ ᱢᱟ ᱜᱩᱱᱴᱷᱤ ᱦᱮᱱᱟᱜ ᱛᱟᱯᱮ ᱵᱟᱝ ᱫᱚ ᱪᱮᱫ ᱱᱤᱛᱚᱜ ᱩᱱᱤ ᱟᱭᱳ ᱦᱚᱲᱟᱜ ᱟᱭᱳ ᱩᱱᱤ ᱵᱟᱵᱟ ᱦᱚᱲᱟᱜ ᱞᱟᱭᱤᱯᱷ ᱵᱟᱹᱲᱤᱡ ᱮᱱ ᱛᱟᱭᱟ ᱩᱱᱤ ᱠᱚᱲᱟᱣᱟᱜ ᱞᱟᱭᱤᱯᱷ ᱵᱟᱹᱲᱤᱡ ᱮᱱ ᱛᱟᱭᱟ ᱩᱱᱟᱹᱜ ᱯᱚᱭᱥᱟ ᱠᱷᱚᱨᱪᱟ ᱠᱟᱛᱮ ᱱᱤᱝᱠᱟ ᱠᱮᱫᱟ ᱟᱢᱟᱜ ᱩᱱᱤᱭᱟᱜ ᱤᱭᱟᱹ ᱨᱮ ᱟᱠᱚ ᱚᱲᱟᱜ ᱟᱹᱜᱩ ᱠᱮᱫ ᱢᱮᱭᱟ ᱟᱨ ᱩᱱᱤᱭᱟᱜ ᱡᱤᱱᱫᱮᱜᱤᱢ ᱵᱟᱹᱲᱤᱡ ᱩᱛᱟᱹᱨ ᱠᱟᱫ ᱛᱟᱭᱟ ᱱᱤᱛᱚᱜ ᱛᱤᱱ ᱞᱟᱠᱷ ᱴᱟᱠᱟ ᱤᱭᱟᱹ ᱠᱟᱢᱟᱣ ᱨᱮ ᱛᱤᱱᱟᱹᱜ ᱢᱤᱦᱱᱟᱹᱛ ᱦᱩᱭᱩᱜ ᱠᱟᱱᱟ ᱟᱨ ᱟᱯᱮ ᱫᱚ ᱱᱤᱝᱠᱟ ᱯᱮ ᱠᱟᱹᱢᱤᱭᱮᱫᱟ ᱱᱤᱝᱠᱟ ᱯᱮ ᱵᱟᱹᱲᱤᱡ ᱮᱫᱟ ᱟᱯᱮ ᱠᱟᱨᱚᱱ ᱛᱮᱜᱮ ᱥᱚᱢᱟᱡᱽ ᱵᱟᱹᱲᱤᱡᱚᱜ ᱠᱟᱱᱟ ᱠᱩᱲᱤ ᱠᱟᱨᱚᱱ ᱛᱮᱜᱮ ᱤᱧ ᱢᱮᱱ ᱤᱧ ᱞᱟᱦᱟᱛᱤᱧ ᱢᱮᱱᱮᱫ ᱛᱟᱦᱮᱸᱫ ᱵᱚᱞᱮ ᱠᱩᱲᱤ ᱠᱟᱨᱚᱱ ᱛᱮᱫᱚ ᱪᱮᱫᱟᱜ ᱦᱩᱭᱩᱜᱼᱟ ᱠᱚᱲᱟ ᱠᱟᱨᱚᱱ ᱛᱮ ᱦᱩᱭᱩᱜᱼᱟ ᱱᱤᱛᱚᱜ ᱤᱧ ᱢᱮᱱ ᱮᱫᱟ ᱤᱧ ᱥᱚᱢᱟᱡᱽ ᱠᱚ ᱵᱟᱹᱲᱤᱡ ᱠᱟᱱᱟ ᱵᱟᱝ ᱥᱟᱹᱨᱤ ᱠᱩᱲᱤ ᱠᱚ ᱵᱟᱹᱲᱤᱡ ᱮᱫᱟ ᱟᱭᱳ ᱦᱚᱲ ᱠᱚ ᱵᱟᱹᱲᱤᱡ ᱮᱫᱟ ᱢᱤᱫᱴᱮᱱ ᱞᱚᱪᱷᱢᱤ ᱨᱮ ᱨᱩᱯ ᱠᱟᱱᱟ ᱠᱚ ᱟᱭᱳ ᱦᱚᱲ

ᱟᱨ ᱚᱠᱚᱭ ᱯᱮ ᱡᱟᱶᱟᱭ ᱡᱟᱶᱟᱭ ᱴᱷᱮᱱ ᱚᱠᱚᱭ ᱴᱷᱮᱱ ᱡᱟᱶᱟᱭ ᱪᱟᱞᱟᱜ ᱠᱟᱱᱟ ᱩᱱᱤ ᱵᱟᱨᱮᱛᱮ ᱜᱩᱱᱟᱹᱱ ᱦᱚᱱᱚ ᱪᱟᱹᱦᱤᱭᱮ ᱟᱯᱮ ᱢᱟ ᱵᱟᱝ ᱠᱷᱟᱹᱞᱤ ᱢᱟᱹᱥᱛᱤ ᱞᱟᱹᱜᱤᱫ ᱮᱴᱟᱜ ᱠᱚᱲᱟ ᱮᱴᱟᱜ ᱠᱚᱲᱟ ᱥᱚᱸᱜᱮ ᱢᱟᱹᱥᱛᱤ ᱞᱟᱹᱜᱤᱫ ᱯᱟᱸᱪ ᱢᱤᱱᱤᱴ ᱨᱮᱱᱟᱜ ᱢᱟᱡᱟ ᱞᱟᱹᱜᱤᱫ ᱛᱮ ᱟᱯᱮ ᱟᱯᱮᱭᱟᱜ ᱡᱤᱱᱫᱮᱜᱤ ᱱᱮᱨᱟᱠ ᱯᱮ ᱵᱮᱱᱟᱣ ᱮᱫᱟ ᱯᱟᱸᱪ ᱢᱤᱱᱤᱴ ᱨᱮᱱᱟᱜ ᱢᱟᱡᱟ ᱯᱟᱸᱪ ᱢᱤᱱᱤᱴ ᱢᱟᱡᱟ ᱵᱚᱞᱮ ᱡᱚᱛᱚ ᱱᱮᱨᱟᱠ ᱯᱮ ᱵᱮᱱᱟᱣ ᱩᱛᱟᱹᱨᱚᱜ ᱠᱟᱱᱟ ᱟᱯᱮᱭᱟᱜ ᱞᱟᱭᱤᱯᱷ ᱵᱮᱨᱵᱟᱫ ᱩᱛᱟᱹᱨᱚᱜ ᱠᱟᱱᱟ ᱱᱤᱭᱟᱹᱜᱤᱧ ᱨᱚᱲᱟ ᱪᱮᱫ ᱵᱤᱱ ᱨᱚᱲᱟ ᱜᱮᱫᱚ ᱟᱯᱮ ᱥᱚᱢᱟᱡᱽᱫᱟᱨ ᱜᱮᱭᱟ